ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱥᱟᱱᱛᱟᱞᱤ ᱴᱤᱯᱥ ᱮᱱᱰ ᱴᱨᱤᱠ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮ ᱠᱟᱱᱟ ᱥᱱᱮᱯᱪᱮᱴ ᱵᱟᱨᱮᱛᱮ ᱱᱚᱣᱟ ᱢᱟᱲᱟᱝ ᱨᱮ ᱥᱱᱮᱯᱪᱮᱴ ᱵᱟᱨᱮᱛᱮ ᱟᱨ ᱢᱤᱫᱴᱮᱱ ᱵᱷᱤᱰᱤᱭᱳ ᱛᱟᱦᱮᱸ ᱠᱟᱱᱟ ᱚᱱᱟᱨᱮ ᱵᱮᱥ ᱴᱷᱤᱠ ᱛᱮ ᱵᱟᱝ ᱞᱟᱹᱭ ᱦᱩᱭ ᱠᱟᱱᱟ ᱞᱟᱹᱭ ᱫᱚ ᱞᱟᱹᱭ ᱦᱩᱭ ᱠᱟᱱᱟ ᱛᱚ ᱱᱚᱣᱟ ᱨᱮᱫᱚ ᱟᱨᱚ ᱢᱟᱱᱮ ᱮᱠᱴᱩᱠᱩ ᱵᱮᱥ ᱠᱷᱚᱡ ᱛᱮᱜᱮ ᱞᱟᱹᱭ ᱦᱩᱭᱩᱜ ᱠᱟᱱᱟ ᱤᱱᱟᱹ ᱠᱚᱜᱮᱧ ᱞᱟᱹᱭᱮᱫᱟ ᱛᱟᱨ ᱢᱚᱫᱽᱫᱷᱮ ᱛᱚᱯᱷᱟᱛ ᱢᱮᱱᱟᱜᱼᱟ ᱛᱚ ᱪᱮᱫ ᱞᱮᱠᱟ ᱠᱟᱛᱮᱫ ᱵᱚᱱ ᱥᱮᱵᱟ ᱚᱱᱟ ᱮᱠᱫᱚᱢ ᱠᱷᱩᱴᱤᱱᱟᱴᱤᱧ ᱞᱟᱹᱭ ᱟᱯᱮ ᱠᱟᱱᱟ ᱟᱨ ᱚᱠᱟᱴᱟᱜ ᱤᱯᱷᱮᱠᱴ ᱡᱚᱛᱚ ᱠᱷᱚᱡ ᱵᱮᱥᱴᱟ ᱥᱚᱨᱴ ᱵᱷᱤᱰᱤᱭᱳ ᱞᱟᱹᱜᱤᱫ ᱛᱮ ᱡᱟᱦᱟᱸ ᱫᱚ ᱠᱟᱞᱟᱨᱯᱷᱩᱞ ᱤᱯᱷᱮᱠᱴ ᱦᱤᱡᱩᱜᱼᱟ ᱢᱚᱡᱽ ᱜᱮᱠᱚ ᱧᱮᱞᱚᱜᱼᱟ ᱚᱱᱟ ᱠᱚᱧ ᱞᱟᱹᱭ ᱟᱯᱮ ᱠᱟᱱᱟ ᱛᱚ ᱪᱚᱞᱚ ᱡᱟᱦᱟᱸᱭ ᱠᱚᱣᱟᱜ ᱵᱟᱹᱱᱩᱜ ᱛᱟᱯᱮᱭᱟ ᱯᱞᱮ ᱥᱴᱳᱨ ᱠᱷᱚᱡ ᱥᱱᱮᱯᱪᱟᱴ ᱚᱞ ᱠᱟᱛᱮ ᱰᱟᱣᱩᱱᱞᱳᱰ ᱯᱮ ᱟᱨ ᱳᱯᱮᱱ ᱟᱵᱚᱱ ᱛᱚ ᱳᱯᱮᱱ ᱮᱫᱟᱹᱧ ᱚᱯᱷ ᱞᱟᱭᱤᱱ ᱛᱮᱜᱮᱧ ᱳᱯᱮᱱ ᱮᱫᱟ ᱰᱮᱴᱟ ᱵᱟᱹᱧ ᱳᱱ ᱮᱫᱟ ᱛᱚ ᱥᱱᱮᱯᱪᱟᱴ ᱤᱧ ᱳᱯᱮᱱ ᱠᱮᱫᱟ ᱳᱯᱮᱱ ᱞᱮᱱᱠᱷᱟᱱ ᱱᱚᱝᱠᱟ ᱟᱵᱚᱣᱟᱜ ᱠᱮᱢᱮᱨᱟ ᱡᱷᱤᱡᱚᱜᱼᱟ ᱛᱚ ᱡᱟᱦᱟᱸ ᱴᱷᱮᱡ ᱜᱮ ᱱᱚᱣᱟ ᱠᱚ ᱛᱟᱞᱟᱨᱮ ᱱᱚᱣᱟ ᱠᱚᱨᱮ ᱛᱟᱞᱟᱨᱮ ᱡᱟᱦᱟᱸ ᱴᱷᱮᱱ ᱜᱮᱵᱚᱱ ᱴᱮᱯᱟ ᱰᱚᱵᱚᱞ ᱴᱮᱯ ᱟᱵᱚᱱ ᱡᱩᱫᱤ ᱟᱵᱚᱣᱟᱜ ᱠᱮᱢᱮᱨᱟ ᱛᱟᱭᱚᱢᱚᱜᱼᱟ ᱟᱨ ᱞᱟᱦᱟᱜᱼᱟ ᱵᱟᱨ ᱫᱷᱟᱣᱤᱧ ᱴᱮᱯ ᱠᱮᱫᱟ ᱛᱟᱭᱚᱢ ᱥᱮᱫ ᱠᱮᱢᱮᱨᱟ ᱟᱹᱪᱩᱨᱮᱱᱟ ᱟᱨ ᱵᱟᱨ ᱫᱷᱟᱣᱤᱧ ᱴᱮᱯ ᱠᱮᱫᱟ ᱞᱟᱦᱟ ᱥᱮᱫ ᱠᱮᱢᱮᱨᱟ ᱦᱮᱡ ᱮᱱᱟ ᱛᱚ ᱵᱷᱤᱰᱭᱳ ᱡᱩᱫᱤ ᱨᱮᱠᱚᱨᱰ ᱥᱟᱱᱟ ᱵᱚᱱᱟ ᱛᱟᱦᱚᱞᱮ ᱱᱚᱜᱼᱚᱭ ᱱᱚᱰᱮ ᱟᱵᱚ ᱴᱤᱯᱟᱹᱣ ᱞᱟᱜᱟᱣ ᱵᱚᱱᱟ ᱧᱮᱞ ᱫᱟᱯᱮ ᱫᱟᱜᱽ ᱟᱠᱟᱫ ᱤᱧ ᱜᱳᱞ ᱜᱮ ᱚᱸᱰᱮ ᱛᱚᱵᱮ ᱠᱷᱟᱱ ᱜᱮ ᱟᱵᱚᱣᱟᱜ ᱵᱷᱤᱰᱭᱳ ᱥᱤᱞᱮᱠᱴᱚᱜᱼᱟ ᱛᱚ ᱱᱤᱛᱚᱜ ᱫᱚ ᱵᱷᱤᱰᱭᱳ ᱵᱚᱱ ᱨᱮᱠᱚᱨᱰ ᱫᱟᱲᱮᱭᱟᱜᱼᱟ ᱛᱚ ᱚᱠᱟᱴᱟᱜ ᱤᱯᱷᱮᱠᱴ ᱡᱚᱛᱚ ᱠᱷᱚᱡ ᱵᱮᱥᱟ ᱚᱱᱟ ᱱᱤᱛᱚᱜ ᱫᱚᱧ ᱞᱟᱹᱭ ᱟᱯᱮᱭᱟ ᱚᱱᱟ ᱠᱷᱟᱹᱛᱤᱨ ᱛᱮ ᱟᱵᱚ ᱱᱚᱰᱮ ᱠᱞᱤᱠ ᱞᱟᱜᱟᱣ ᱵᱚᱱᱟ ᱤᱯᱷᱮᱠᱴ ᱠᱚ ᱯᱟᱸᱡᱟ ᱞᱟᱹᱜᱤᱫ ᱛᱮ ᱛᱚ ᱠᱞᱤᱠ ᱟᱵᱚᱱ ᱵᱮᱠ ᱠᱤᱫᱟᱹᱧ ᱛᱚ ᱠᱞᱤᱠ ᱟᱵᱚᱱ ᱚᱸᱰᱮ ᱱᱚᱰᱮ ᱡᱩᱫᱤ ᱵᱟᱵᱚᱱ ᱯᱟᱸᱡᱟ ᱧᱟᱢᱟ ᱛᱟᱦᱚᱞᱮ ᱞᱟᱛᱟᱨ ᱥᱮᱫ ᱠᱷᱚᱡ ᱪᱮᱛᱟᱱ ᱥᱮᱫ ᱥᱠᱨᱤᱱ ᱵᱚᱱ ᱚᱨ ᱪᱮᱛᱟᱱᱟ ᱛᱚ ᱞᱟᱛᱟᱨ ᱨᱮᱵᱚᱱ ᱦᱤᱡᱩᱜᱼᱟ ᱱᱤᱝᱠᱟᱹ ᱛᱚ ᱪᱮᱛᱟᱱ ᱨᱮᱯᱮ ᱧᱮᱞᱫᱟ ᱥᱟᱨᱪ ᱚᱞ ᱢᱮᱱᱟᱜᱼᱟ ᱱᱚᱰᱮ ᱛᱚ ᱱᱚᱰᱮ ᱵᱚᱱ ᱚᱞᱟ ᱡᱤᱛᱤᱱ ᱡᱮ ᱟᱭ ᱴᱤ ᱟᱭ ᱮᱱ ᱡᱤᱛᱤᱱ ᱚᱞᱟᱵᱚᱱ ᱤᱧᱟᱹᱜ ᱰᱮᱴᱟ ᱚᱯᱷ ᱜᱮᱭᱟ ᱚᱱ ᱞᱟᱹᱜᱤᱫ ᱚᱱ ᱠᱤᱫᱟᱹᱧ ᱛᱚ ᱡᱤᱛᱤᱱ ᱵᱚᱱ ᱚᱞᱟ ᱟᱨ ᱵᱚᱱ ᱥᱟᱨᱪᱟ ᱛᱚ ᱥᱟᱨᱪ ᱠᱤᱫᱟᱹᱧ ᱴᱨᱟᱭ ᱮᱜᱮᱱ ᱮ ᱢᱮᱱᱫᱟ ᱟᱨᱚ ᱢᱤᱫ ᱫᱷᱟᱣ ᱤᱧ ᱥᱟᱨᱪ ᱠᱮᱫᱟ ᱛᱚ ᱡᱤᱛᱤᱱ ᱦᱮᱡ ᱮᱱᱟ ᱛᱚ ᱧᱮᱞ ᱫᱟᱯᱮ ᱱᱚᱜᱼᱚᱭ ᱱᱚᱣᱟᱴᱟᱜ ᱤᱯᱷᱮᱠᱴ ᱱᱚᱣᱟᱴᱟᱜ ᱤᱯᱷᱮᱠᱴ ᱯᱞᱤᱡᱮᱱᱴ ᱮᱠᱥ ᱚᱣᱟᱱ ᱱᱚᱣᱟᱴᱟᱜ ᱨᱮᱵᱚᱱ ᱴᱮᱯᱟ ᱛᱚ ᱱᱩᱭ ᱭᱟᱜ ᱛᱤᱱᱟᱹᱜ ᱜᱟᱱ ᱤᱯᱷᱮᱠᱴ ᱮ ᱛᱮᱭᱟᱨ ᱟᱠᱟᱫᱟ ᱚᱱᱟ ᱠᱚ ᱦᱤᱡᱩᱜᱼᱟ ᱛᱚ ᱚᱸᱰᱮ ᱠᱷᱚᱱ ᱟᱵᱚ ᱵᱚᱱ ᱥᱤᱞᱮᱠᱴᱟ ᱫᱩ ᱱᱟᱢᱵᱟᱨ ᱡᱟᱦᱟᱸ ᱱᱤᱭᱟᱹᱴᱟᱜ ᱵᱚᱱ ᱥᱤᱞᱮᱠᱴᱟ ᱛᱚ ᱱᱚᱸᱰᱮ ᱵᱚᱱ ᱥᱤᱞᱮᱠᱴ ᱠᱮᱫᱟ ᱛᱚ ᱟᱵᱚᱣᱟᱜ ᱚᱱᱟ ᱤᱯᱷᱮᱠᱴ ᱦᱮᱡ ᱮᱱᱟ ᱧᱮᱞ ᱮᱫᱟᱯᱮ ᱪᱮᱫ ᱞᱮᱠᱟ ᱧᱮᱞᱚᱜ ᱠᱟᱱᱟ ᱛᱚ ᱱᱚᱣᱟ ᱡᱩᱫᱤ ᱥᱟᱵᱥᱠᱨᱟᱭᱤᱵᱽ ᱥᱟᱱᱟ ᱵᱚᱱᱟ ᱱᱚᱣᱟ ᱤᱯᱷᱮᱠᱴ ᱛᱟᱦᱚᱞᱮ ᱱᱚᱣᱟ ᱟᱭ ᱵᱟᱴᱚᱱ ᱨᱮ ᱠᱞᱤᱠ ᱞᱟᱜᱟᱣ ᱵᱚᱱᱟ ᱛᱚ ᱠᱞᱤᱠ ᱟᱵᱚᱱ ᱟᱭ ᱵᱟᱴᱚᱱ ᱨᱮ ᱛᱚᱵᱮ ᱠᱷᱟᱱ ᱱᱤᱭᱟᱹ ᱠᱚ ᱚᱯᱥᱮᱱ ᱦᱤᱡᱩᱜᱼᱟ ᱛᱚ ᱡᱩᱫᱤ ᱥᱟᱵᱥᱠᱨᱟᱭᱤᱵᱽ ᱥᱟᱱᱟ ᱵᱚᱱᱟ ᱛᱟᱦᱚᱞᱮ ᱥᱟᱵᱥᱠᱨᱟᱭᱤᱵᱽ ᱴᱩ ᱡᱚᱭᱮᱱ ᱱᱚᱣᱟ ᱦᱚᱸᱵᱚᱱ ᱚᱱ ᱫᱟᱲᱮᱭᱟᱜᱼᱟ ᱛᱚ ᱚᱱ ᱠᱤᱫᱟᱹᱧ ᱛᱟᱨᱯᱚᱨ ᱡᱩᱫᱤ ᱯᱷᱮᱵᱚᱨᱟᱭᱤᱴ ᱨᱮᱵᱚᱱ ᱫᱚᱦᱚᱭᱟ ᱛᱟᱦᱚᱞᱮ ᱱᱚᱣᱟ ᱯᱷᱮᱵᱚᱨᱟᱭᱤᱴ ᱡᱟᱦᱟᱸ ᱞᱟᱵᱷ ᱪᱤᱱᱦᱟᱹ ᱧᱮᱞᱚᱜ ᱠᱟᱱᱟ ᱚᱸᱰᱮ ᱵᱚᱱ ᱠᱞᱤᱠᱟ ᱛᱚᱵᱮ ᱠᱷᱟᱱ ᱜᱮ ᱱᱚᱣᱟ ᱞᱟᱵᱷ ᱪᱤᱱᱦᱟᱹ ᱟᱨᱟᱜ ᱮᱱᱟ ᱢᱟᱱᱮ ᱟᱵᱚᱣᱟᱜ ᱯᱷᱮᱵᱚᱨᱟᱭᱤᱴ ᱨᱮ ᱥᱮᱱ ᱮᱱᱟ ᱛᱚᱵᱮ ᱠᱷᱟᱱ ᱛᱟᱭᱚᱢ ᱵᱤᱫᱟᱹᱞ ᱵᱟᱝ ᱯᱟᱸᱡᱟ ᱞᱟᱜᱟᱣ ᱵᱚᱱᱟ ᱛᱚ ᱰᱟᱱ ᱠᱮᱫᱟ ᱵᱚᱱ ᱟᱨ ᱡᱩᱫᱤ ᱱᱚᱣᱟ ᱤᱯᱷᱮᱠᱴ ᱜᱟᱛᱮ ᱠᱚ ᱠᱩᱞ ᱥᱟᱱᱟ ᱵᱚᱱᱟ ᱛᱟᱦᱚᱞᱮ ᱥᱮᱱᱰ ᱴᱩ ᱯᱷᱨᱮᱱᱰ ᱨᱮ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱜᱟᱛᱮ ᱠᱚ ᱦᱳᱣᱟᱴᱥᱮᱯ ᱛᱮ ᱵᱟᱠᱷᱟᱡ ᱞᱤᱝᱠ ᱠᱚᱯᱤ ᱠᱟᱛᱮᱫ ᱵᱚᱱ ᱠᱩᱞ ᱫᱟᱲᱮ ᱟᱠᱚᱣᱟ ᱛᱚ ᱵᱟᱹᱧ ᱠᱩᱞ ᱟᱠᱚ ᱠᱟᱱᱟ ᱤᱧᱫᱚ ᱛᱚ ᱵᱮᱠ ᱨᱮᱵᱚᱱ ᱦᱤᱡᱩᱜᱼᱟ ᱛᱚ ᱱᱤᱛᱚᱜ ᱚᱱᱟ ᱤᱯᱷᱮᱠᱴ ᱤᱭᱩᱡᱽ ᱟᱵᱚᱱ ᱛᱚ ᱤᱭᱩᱡᱽ ᱮᱫᱟᱹᱧ ᱛᱚ ᱴᱮᱯ ᱮᱫᱟᱹᱧ ᱯᱷᱳᱴᱳ ᱦᱩᱭᱱᱟ ᱛᱚ ᱥᱮᱵᱽ ᱞᱟᱹᱜᱤᱫ ᱛᱮ ᱧᱮᱞ ᱮᱫᱟᱯᱮ ᱞᱟᱛᱟᱨ ᱨᱮ ᱱᱚᱰᱮ ᱥᱮᱵᱽ ᱟᱵᱚᱱ ᱛᱚ ᱥᱮᱵᱽ ᱨᱤᱧ ᱠᱞᱤᱠ ᱠᱮᱫᱟ ᱤᱧᱟᱹᱜ ᱫᱚ ᱥᱮᱵᱽ ᱮᱱᱟ ᱛᱚ ᱟᱯᱮᱭᱟᱜ ᱡᱩᱫᱤ ᱵᱟᱝ ᱤᱭᱟᱹᱜᱼᱟ ᱵᱮᱠ ᱨᱤᱧ ᱦᱤᱡᱩᱜ ᱠᱟᱱᱟ ᱮᱠᱮᱵᱟᱨᱮ ᱵᱮᱠ ᱨᱮ

ᱢᱮᱱᱟᱜᱼᱟ ᱛᱚ ᱥᱮᱵᱷ ᱞᱟᱹᱜᱤᱫ ᱛᱮ ᱟᱵᱚ ᱴᱤᱠ ᱪᱤᱱᱦᱚ ᱨᱮ ᱠᱞᱤᱠ ᱞᱟᱜᱟᱣ ᱵᱚᱱᱟ ᱱᱚᱸᱰᱮ ᱠᱞᱤᱠ ᱠᱤᱫᱟᱹᱧ ᱛᱚ ᱥᱮᱵᱷ ᱟᱵᱚᱱ ᱱᱤᱛᱚᱜ ᱚᱱᱟ ᱠᱷᱟᱹᱛᱤᱨ ᱛᱮ ᱱᱚᱸᱰᱮ ᱠᱞᱤᱠ ᱞᱟᱜᱟᱣ ᱵᱚᱱᱟ ᱠᱞᱤᱠ ᱠᱤᱫᱟᱹᱧ ᱥᱮᱵᱷ ᱦᱩᱭᱱᱟ ᱡᱩᱫᱤ ᱵᱟᱝ ᱥᱮᱵᱷᱚᱜ ᱠᱟᱱ ᱛᱟᱯᱮᱭᱟ ᱪᱮᱫ ᱵᱚᱱ ᱪᱤᱠᱟᱹᱭᱟ ᱜᱩᱱᱤᱛ ᱨᱮ ᱠᱞᱤᱠ ᱠᱟᱛᱮ ᱟᱵᱚ ᱞᱮᱸᱜᱟ ᱠᱚᱱ ᱨᱮ ᱡᱟᱦᱟᱸ ᱦᱚᱲᱟᱜ ᱟᱭᱠᱚᱱ ᱥᱮ ᱯᱨᱚᱯᱷᱟᱭᱤᱞ ᱟᱭᱠᱚᱱ ᱧᱮᱞᱚᱜ ᱠᱟᱱᱟ ᱱᱚᱸᱰᱮ ᱱᱚᱰᱮ ᱱᱚᱣᱟ ᱱᱚᱰᱮ ᱠᱞᱤᱠ ᱟᱵᱚᱱ ᱠᱞᱤᱠ ᱞᱮᱠᱷᱟᱡ ᱡᱚᱡᱚᱢ ᱠᱚᱬ ᱨᱮ ᱱᱤᱛᱚᱜ ᱫᱚᱵᱚᱱ ᱧᱮᱞᱟ ᱥᱮᱴᱤᱝ ᱨᱮᱱᱟᱜ ᱚᱯᱥᱮᱱ ᱱᱤᱭᱟᱹᱴᱟᱜ ᱚᱱᱟ ᱨᱮᱵᱚᱱ ᱠᱞᱤᱠᱟ ᱛᱟᱨᱯᱚᱨ ᱞᱟᱛᱟᱨ ᱥᱮᱫ ᱵᱚᱱ ᱦᱤᱡᱩᱜᱼᱟ ᱛᱟᱨᱯᱚᱨ ᱢᱮᱢᱳᱨᱤ ᱚᱯᱥᱮᱱ ᱵᱚᱱ ᱧᱟᱢᱟ ᱱᱤᱭᱟᱹᱴᱟᱜ ᱱᱚᱣᱟ ᱨᱮᱵᱚᱱ ᱠᱞᱤᱠᱟ ᱠᱞᱤᱠ ᱠᱟᱛᱮᱫ ᱟᱵᱚ ᱥᱮᱵᱷ ᱵᱟᱴᱚᱱ ᱨᱮᱵᱚᱱ ᱠᱞᱤᱠᱟ ᱱᱚᱜᱼᱚᱭ ᱧᱮᱞ ᱫᱟᱯᱮ ᱛᱳ ᱱᱚᱰᱮ ᱵᱚᱱ ᱠᱞᱤᱠᱟ ᱢᱮᱢᱳᱨᱤ ᱨᱮ ᱢᱮᱢᱳᱨᱤᱡᱽ ᱨᱮ ᱠᱞᱤᱠ ᱠᱟᱛᱮᱫ ᱟᱵᱚ ᱢᱮᱢᱳᱨᱤ ᱮᱱᱰ ᱠᱮᱢᱮᱨᱟ ᱨᱳᱞ ᱱᱚᱣᱟᱴᱟᱜ ᱚᱯᱷᱥᱮᱱ ᱨᱮᱵᱚᱱ ᱠᱞᱤᱠᱟ ᱱᱚᱣᱟᱴᱟᱜ ᱵᱚᱱ ᱥᱤᱞᱮᱠᱴ ᱠᱟᱜᱼᱟ ᱱᱚᱣᱟᱴᱟᱜ ᱨᱮᱵᱚᱱ ᱴᱤᱠ ᱠᱟᱜᱼᱟ ᱱᱚᱰᱮ ᱵᱚᱱ ᱴᱤᱠ ᱠᱟᱜᱼᱟ ᱛᱳ ᱱᱚᱰᱮᱧ ᱴᱤᱠ ᱠᱮᱫᱟ ᱛᱳ ᱱᱚᱣᱟᱴᱟᱜ ᱨᱮ ᱴᱤᱠ ᱪᱤᱱᱦᱟᱹ ᱦᱮᱡ ᱮᱱᱟ ᱱᱤᱛᱚᱜ ᱫᱚ ᱟᱵᱚᱣᱟᱜ ᱯᱷᱳᱴᱳ ᱥᱮ ᱵᱷᱤᱰᱤᱭᱳ ᱠᱚ ᱟᱵᱚ ᱡᱩᱫᱤ ᱵᱚᱱ ᱥᱮᱵᱷᱟ ᱰᱟᱭᱨᱮᱠᱴ ᱟᱵᱚ ᱜᱮᱞᱟᱨᱤ ᱨᱮ ᱥᱮᱵᱷᱚᱜ ᱛᱟᱵᱚᱱᱟ ᱛᱳ ᱱᱤᱭᱟᱹᱜᱮ ᱛᱟᱦᱮᱸ ᱠᱟᱱᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱢᱟ ᱛᱟᱦᱚᱞᱮ ᱱᱚᱰᱮ ᱜᱤᱧ ᱢᱩᱪᱟᱹᱫ ᱮᱫᱟ ᱱᱚᱝᱠᱟᱜᱮ ᱟᱨᱚ ᱵᱷᱤᱰᱤᱭᱳ ᱠᱚᱧ ᱟᱹᱜᱩᱭᱟ ᱢᱟ ᱛᱟᱦᱚᱞᱮ ᱡᱚᱦᱟᱨ ᱜᱮ